ᱥᱟᱱᱟᱢ ᱠᱚ ᱡᱚᱦᱟᱨ ᱱᱚᱣᱟ ᱮᱡᱩᱠᱮᱥᱚᱱ ᱚᱯᱷ ᱥᱟᱱᱛᱟᱞᱤ ᱭᱩᱴᱩᱵᱽ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱛᱚ ᱛᱮᱦᱮᱧᱟᱜ ᱴᱚᱯᱤᱠ ᱫᱚ ᱢᱟᱱᱮ ᱴᱚᱯᱤᱠ ᱢᱚᱛᱞᱚᱵ ᱛᱮᱦᱮᱧᱟᱜ ᱥᱟᱛᱟᱢ ᱫᱚ ᱠᱩᱠᱞᱤ ᱟᱨ ᱞᱟᱹᱱᱟᱹᱭ ᱱᱚᱣᱟ ᱠᱩᱠᱞᱤ ᱟᱨ ᱞᱟᱹᱱᱟᱹᱭ ᱨᱮ ᱛᱮᱦᱮᱧ ᱫᱚ ᱵᱚᱸᱜᱟ ᱵᱩᱨᱩ ᱠᱚᱣᱟᱜ ᱛᱤᱱᱟᱹᱝ ᱵᱚᱸᱜᱟ ᱟᱵᱚᱨᱮᱱ ᱢᱮᱱᱟᱜ ᱠᱚᱣᱟ ᱟᱨ ᱪᱤᱞᱤ ᱪᱤᱞᱤ ᱵᱚᱸᱜᱟ ᱢᱮᱱᱟᱜ ᱠᱚᱣᱟ ᱱᱚᱣᱟ ᱠᱚᱜᱮ ᱱᱚᱣᱟ ᱵᱷᱤᱰᱤᱭᱳ ᱨᱮᱫᱚ ᱞᱤᱧ ᱩᱪᱷᱟᱹᱱᱮᱜᱼᱟ ᱟᱨ ᱱᱚᱣᱟ ᱵᱷᱤᱰᱤᱭᱳ ᱫᱚ ᱩᱱᱠᱩ ᱟᱵᱚᱨᱮᱱ ᱯᱟᱹᱨᱤᱥ ᱵᱚᱸᱜᱟ ᱠᱚᱫᱚ ᱵᱟᱝᱟ ᱥᱟᱱᱟᱢ ᱡᱟᱹᱛᱤ ᱵᱟᱦᱨᱮ ᱚᱠᱚᱭ ᱵᱚᱸᱜᱟ ᱵᱩᱨᱩ ᱠᱚᱵᱚᱱ ᱮᱢᱟ ᱠᱚ ᱠᱟᱱᱟ ᱩᱱᱠᱩᱣᱟᱜ ᱞᱟᱹᱜᱤᱫ ᱜᱮ ᱟᱨ ᱩᱱᱠᱩ ᱠᱚᱣᱟᱜ ᱧᱩᱛᱩᱢ ᱩᱱᱠᱩ ᱠᱚᱣᱟᱜ ᱵᱚᱸᱜᱟ ᱩᱱᱠᱩ ᱠᱚᱣᱟᱜ ᱴᱷᱟᱶ ᱚᱱᱟ ᱵᱷᱤᱰᱤᱭᱳ ᱜᱮᱞᱤᱧ ᱟᱹᱜᱩᱭᱮᱫᱼᱟ ᱢᱟ ᱮᱱᱠᱷᱟᱱ ᱪᱚᱞᱚ ᱵᱷᱤᱰᱤᱭᱳ ᱵᱚᱱ ᱮᱛᱚᱦᱚᱵ ᱞᱮᱜᱮ ᱯᱩᱭᱞᱩ ᱨᱮᱵᱚᱱ ᱧᱮᱞᱟ ᱥᱤᱧ ᱵᱚᱸᱜᱟ ᱫᱚᱥᱟᱨ ᱨᱮ ᱪᱟᱸᱫᱚ ᱵᱚᱸᱜᱟ ᱛᱮᱥᱟᱨ ᱨᱮ ᱢᱟᱨᱟᱝ ᱵᱳᱨᱳ ᱯᱩᱱ ᱨᱮ ᱡᱟᱦᱮᱨ ᱮᱨᱟ ᱢᱚᱬᱮ ᱨᱮ ᱫᱷᱚᱨᱚᱢ ᱵᱚᱸᱜᱟ ᱛᱩᱨᱩᱭ ᱨᱮ ᱢᱚᱬᱮ ᱠᱚ ᱛᱩᱨᱩᱭ ᱠᱚ ᱮᱭᱟᱭ ᱨᱮ ᱥᱤᱢᱟᱹ ᱵᱚᱸᱜᱟ ᱵᱟᱝᱠᱷᱟᱱ ᱜᱚᱥᱟᱬᱮ ᱤᱨᱟᱹᱞ ᱨᱮ ᱟᱵᱽᱜᱮ ᱵᱚᱸᱜᱟ ᱟᱨᱮ ᱨᱮ ᱠᱟᱨᱟᱢ ᱵᱚᱸᱜᱟ ᱜᱮᱞ ᱨᱮ ᱡᱚᱢᱥᱤᱢ ᱵᱚᱸᱜᱟ ᱱᱩᱠᱩ ᱵᱚᱸᱜᱟ ᱠᱚ ᱪᱮᱫ ᱠᱚᱛᱮ ᱠᱚ ᱢᱟᱱᱚᱛᱚᱜᱼᱟ ᱟᱨ ᱠᱚ ᱵᱚᱫᱷᱟᱜᱼᱟ ᱚᱱᱟ ᱦᱚᱸᱵᱚᱱ ᱧᱮᱞ ᱛᱟᱨᱟᱭᱟ ᱥᱤᱧ ᱵᱚᱸᱜᱟ ᱱᱩᱭ ᱵᱚᱸᱜᱟ ᱫᱚ ᱥᱩᱱᱩᱢ ᱥᱤᱸᱫᱩᱨ ᱴᱤᱰᱟᱹᱜ ᱟᱭ ᱠᱷᱟᱱ ᱜᱮ ᱢᱟᱱᱚᱛ ᱥᱮ ᱵᱚᱫᱷᱟᱣ ᱟᱭ ᱟᱨ ᱱᱩᱭ ᱫᱚ ᱢᱤᱫ ᱢᱚᱱᱮ ᱛᱮᱦᱚᱸ ᱜᱚᱰ ᱟᱭ ᱠᱷᱟᱱ ᱨᱮᱦᱚᱸᱭ ᱢᱟᱱᱚᱜ ᱜᱮᱭᱟ ᱥᱤᱧ ᱵᱚᱸᱜᱟ ᱜᱮ ᱫᱷᱚᱨᱚᱢ ᱞᱮᱠᱟ ᱛᱮᱦᱚᱸ ᱵᱚᱱ ᱢᱟᱱᱟᱣᱮ ᱠᱟᱱᱟ᱾ ᱩᱱ ᱚᱠᱛᱚ ᱫᱚ ᱟᱨᱟᱜ ᱥᱟᱺᱰᱤ ᱟᱨ ᱵᱟᱝᱠᱷᱟᱱ ᱜᱚᱞᱟ ᱵᱚᱫᱟ, ᱟᱨᱟᱜ ᱵᱚᱫᱟ, ᱮᱢ ᱠᱟᱛᱮ ᱵᱚᱱ ᱵᱚᱫᱷᱟᱣᱮᱭᱟ᱾ ᱪᱟᱸᱫᱚ ᱵᱚᱸᱜᱟ ᱱᱩᱭ ᱵᱚᱸᱜᱟ ᱫᱚ ᱥᱩᱱᱩᱢ ᱥᱤᱸᱫᱩᱨ ᱴᱤᱰᱟᱹᱜ ᱟᱭ ᱠᱷᱟᱱ ᱜᱮ ᱢᱟᱱᱚᱛ ᱥᱮ ᱵᱚᱫᱷᱟᱜ ᱟᱭ ᱟᱨ ᱱᱩᱭ ᱫᱚ ᱢᱤᱫ ᱢᱚᱱᱮ ᱛᱮᱦᱚᱸ ᱜᱚᱰ ᱟᱭ ᱠᱷᱟᱱ ᱨᱮᱦᱚᱸᱭ ᱢᱟᱱᱟᱜ ᱜᱮᱭᱟ ᱛᱟᱯᱚᱨᱮ ᱢᱟᱨᱟᱝ ᱵᱩᱨᱩ ᱢᱟᱨᱟᱝ ᱵᱩᱨᱩ ᱫᱚ ᱯᱩᱸᱰ ᱥᱤᱢ ᱯᱩᱸᱰ ᱵᱚᱫᱟ ᱟᱨ ᱛᱟᱝ ᱦᱟᱺᱰᱤ ᱵᱚᱸᱜᱟ ᱠᱟᱛᱮ ᱦᱚᱸᱵᱚᱱ ᱢᱟᱱᱚᱛ ᱥᱮ ᱵᱚᱫᱷᱟᱣᱮᱭᱟ ᱡᱟᱦᱮᱨ ᱮᱨᱟ ᱡᱟᱦᱮᱨ ᱮᱨᱟ ᱫᱚ ᱦᱮᱲᱟᱜ ᱥᱤᱢ ᱵᱚᱸᱜᱟ ᱠᱟᱛᱮᱫ ᱵᱚᱱ ᱢᱟᱱᱚᱛ ᱥᱮ ᱵᱚᱫᱷᱟᱣᱮ ᱠᱟᱱᱟ ᱟᱨ ᱡᱟᱦᱮᱨ ᱮᱨᱟ ᱫᱚ ᱠᱩᱲᱟᱹᱣ ᱡᱟᱹᱱᱤᱡ ᱜᱩᱞᱤ ᱢᱮᱨᱚᱢ ᱯᱟᱹᱴᱷᱤ ᱛᱮᱦᱚᱸ ᱠᱚ ᱵᱚᱫᱷᱟᱣᱮ ᱜᱮᱭᱟ ᱫᱷᱚᱨᱚᱢ ᱵᱚᱸᱜᱟ ᱫᱷᱚᱨᱚᱢ ᱵᱚᱸᱜᱟ ᱫᱚ ᱟᱨᱟᱜ ᱥᱤᱢ ᱥᱟᱺᱰᱤ ᱜᱚᱞᱟ ᱵᱚᱫᱟ ᱵᱚᱸᱜᱟ ᱠᱟᱛᱮ ᱦᱚᱸ ᱢᱟᱱᱚᱛ ᱥᱮ ᱵᱚᱫᱷᱟᱣ ᱮᱭᱟ ᱫᱷᱚᱨᱚᱢ ᱵᱚᱸᱜᱟ ᱜᱮ ᱥᱟᱱᱛᱟᱲ ᱦᱚᱯᱚᱱ ᱠᱚᱫᱚ ᱜᱚᱨᱟᱢ ᱢᱮᱱᱛᱮ ᱦᱚᱸᱠᱚ ᱢᱟᱱᱟᱣᱮ ᱠᱟᱱᱟ ᱢᱚᱬᱮ ᱠᱚ ᱛᱩᱨᱩᱭ ᱠᱚ ᱱᱩᱭ ᱵᱚᱸᱜᱟ ᱫᱚ ᱡᱟᱦᱟᱸ ᱞᱮᱠᱟᱱ ᱠᱚᱜᱮ ᱥᱤᱢ ᱢᱮᱨᱚᱢ ᱵᱚᱫᱟ ᱠᱚᱛᱮ ᱜᱮ ᱢᱟᱱᱚᱛ ᱥᱮ ᱵᱚᱫᱷᱟᱣᱮ ᱜᱟᱱᱚᱜᱼᱟ ᱥᱤᱢᱟᱹ ᱵᱚᱸᱜᱟ ᱥᱤᱢᱟᱹ ᱵᱚᱸᱜᱟ ᱫᱚ ᱦᱮᱸᱫᱮ ᱥᱤᱢ ᱦᱮᱸᱫᱮ ᱵᱚᱫᱟ ᱟᱨ ᱵᱩᱞ ᱢᱟᱭᱟᱢ ᱱᱚᱣᱟ ᱠᱚᱛᱮ ᱜᱮ ᱢᱟᱱᱚᱛ ᱥᱮ ᱵᱚᱫᱷᱟᱜᱼᱟᱭ ᱟᱨ ᱥᱤᱢᱟᱹ ᱵᱚᱸᱜᱟ ᱜᱮ ᱡᱟᱦᱮᱨ ᱵᱷᱤᱛᱤᱨ ᱨᱮᱫᱚ ᱜᱚᱥᱟᱬᱮ ᱢᱮᱱᱛᱮ ᱦᱚᱸ ᱵᱚ ᱵᱚᱸᱜᱟ ᱟᱭ ᱠᱟᱱᱟ ᱟᱨ ᱵᱟᱦᱨᱮ ᱨᱮᱫᱚ ᱥᱤᱢᱟᱹ ᱥᱟᱬᱮ᱾ ᱟᱵᱜᱮ ᱵᱚᱸᱜᱟ ᱟᱵᱜᱮ ᱵᱚᱸᱜᱟ ᱫᱚ ᱟᱹᱰᱤ ᱟᱭᱢᱟ ᱠᱚ ᱡᱮᱞᱮᱠᱟ ᱫᱷᱟᱨᱟᱥᱚᱱᱰᱟ, ᱠᱩᱫᱽᱨᱟᱹ ᱪᱚᱱᱰᱤ ᱫᱷᱟᱱᱜᱷᱟᱨᱟ ᱜᱟᱨᱥᱤᱝᱠᱷᱩ ᱟᱨᱦᱚᱸ ᱮᱢᱟᱱ ᱮᱢᱟᱱ ᱵᱚᱸᱜᱟ ᱠᱚ ᱢᱮᱱᱟᱜ ᱠᱚᱣᱟ ᱱᱩᱠᱩ ᱵᱚᱸᱜᱟ ᱫᱚ ᱦᱮᱸᱫᱮ ᱥᱩᱠᱨᱤ ᱥᱤᱢ ᱵᱷᱮᱲᱟ ᱮᱢ ᱠᱟᱛᱮᱫ ᱢᱟᱱᱚᱛ ᱥᱮ ᱵᱚᱫᱷᱟᱣ ᱠᱚᱣᱟ ᱱᱩᱠᱩ ᱵᱚᱸᱜᱟ ᱫᱚ ᱥᱟᱱᱛᱟᱲ ᱦᱚᱯᱚᱱ ᱠᱚᱨᱮᱱ ᱚᱲᱟᱜ ᱵᱚᱸᱜᱟ ᱠᱟᱱᱟ ᱠᱚ ᱡᱟᱦᱟᱸᱭ ᱠᱚᱫᱚ ᱚᱲᱟᱜ ᱨᱮ ᱟᱨ ᱵᱟᱝᱠᱷᱟᱱ ᱴᱟᱺᱰᱤ ᱨᱮᱦᱚᱸ ᱠᱚ ᱵᱚᱸᱜᱟ ᱟᱠᱚᱣᱟ᱾ ᱠᱟᱨᱟᱢ ᱵᱚᱸᱜᱟ ᱠᱟᱨᱟᱢ ᱵᱚᱸᱜᱟ ᱫᱚ ᱜᱚᱞᱟ ᱵᱚᱫᱟ ᱵᱚᱸᱜᱟ ᱠᱟᱛᱮ ᱦᱚᱸ ᱢᱟᱱᱚᱛ ᱥᱮ ᱵᱚᱫᱷᱟᱣᱟᱭ ᱟᱨ ᱛᱚᱣᱟ ᱛᱟᱵᱮᱱ ᱮᱢ ᱠᱟᱛᱮ ᱦᱚᱸ ᱢᱟᱱᱚᱛ ᱥᱮ ᱵᱚᱫᱷᱟᱣᱮ ᱜᱟᱱᱚᱜ ᱜᱮᱭᱟ ᱟᱨ ᱱᱩᱭ ᱫᱚ ᱢᱟᱨᱟᱝ ᱵᱩᱨᱩ ᱦᱚᱯᱚᱱ ᱮᱨᱟ ᱠᱟᱱᱟᱭ ᱧᱩᱛᱩᱢ ᱛᱟᱭ ᱫᱚ ᱜᱩᱭᱨᱤ᱾ ᱡᱚᱢᱥᱤᱢ ᱵᱚᱸᱜᱟ ᱡᱚᱢᱥᱤᱢ ᱵᱚᱸᱜᱟ ᱫᱚ ᱟᱹᱰᱤ ᱟᱭᱢᱟ ᱟᱠᱚ ᱡᱮᱞᱮᱠᱟ ᱯᱟᱱᱦᱟᱲ, ᱵᱳᱭᱨᱟᱝᱜᱤ ᱥᱤᱵᱟᱱᱤ ᱟᱱᱦᱟᱲ ᱟᱨᱦᱚᱸ ᱟᱭᱢᱟ ᱵᱚᱸᱜᱟ ᱢᱮᱱᱟᱜ ᱠᱚᱣᱟ ᱱᱩᱠᱩ ᱵᱚᱸᱜᱟ ᱫᱚ ᱥᱤᱢ ᱢᱮᱨᱚᱢ ᱵᱚᱫᱟ ᱛᱮᱦᱚᱸ ᱠᱚ ᱢᱟᱱᱟᱜᱼᱟ ᱟᱨ ᱵᱚᱫᱷᱟᱜᱼᱟ ᱛᱮᱦᱮᱧᱟᱜ ᱵᱷᱤᱰᱤᱭᱳ ᱚᱠᱟ ᱞᱮᱠᱟ ᱯᱮ ᱵᱩᱡᱷᱟᱹᱣ ᱠᱮᱫ ᱛᱟᱵᱚᱱᱟ ᱠᱚᱢᱮᱱᱴᱥ ᱛᱟᱵᱚᱱ ᱯᱮ ᱟᱨ ᱡᱟᱦᱟᱸᱭ ᱠᱚ ᱵᱟᱵᱚᱱ ᱥᱟᱵᱥᱠᱨᱟᱭᱤᱵ ᱠᱟᱜᱼᱟ ᱥᱟᱵᱥᱠᱨᱟᱭᱤᱵ ᱛᱟᱵᱚᱱ ᱯᱮ ᱢᱟ ᱮᱱᱠᱷᱟᱱ ᱡᱚᱦᱟᱨ